ᱯᱩᱭᱞᱩ ᱨᱮ ᱥᱟᱱᱟᱢ ᱠᱚᱜᱮ ᱡᱚᱦᱟᱨ ᱜᱮ ᱛᱟᱵᱚᱱ ᱟᱨ ᱛᱮᱦᱮᱧ ᱢᱟ ᱵᱟᱣᱲᱤ ᱠᱟᱱᱟ ᱢᱮᱱ ᱫᱚ ᱥᱟᱠᱨᱟᱛ ᱚᱱᱟ ᱜᱟᱯᱟ ᱵᱚᱱ ᱥᱟᱠᱨᱟᱛᱚᱜᱼᱟ ᱛᱮᱦᱮᱧ ᱫᱚ ᱱᱟᱜ ᱵᱟᱣᱲᱤ ᱫᱤᱱ ᱠᱟᱱᱟ ᱟᱨ ᱱᱤᱛᱚᱜ ᱟᱹᱰᱤ ᱵᱮᱲᱟ ᱧᱚᱜ ᱟᱠᱟᱱ ᱜᱮᱭᱟ ᱱᱟᱜ ᱵᱮᱲᱟ ᱵᱮᱲᱟ ᱵᱷᱤᱰᱤᱭᱳᱧ ᱵᱮᱱᱟᱣᱮᱫ ᱛᱟᱵᱚᱱᱟ ᱦᱮᱸ ᱥᱮ ᱛᱚᱵᱮ ᱫᱮᱞᱟᱝ ᱵᱚᱱ ᱪᱮᱫ ᱠᱚᱞᱮ ᱪᱤᱠᱟᱹᱭᱮᱫᱼᱟ ᱱᱟᱜ ᱚᱱᱟ ᱠᱚᱜᱮ ᱧᱮᱞ ᱠᱟᱯᱮ ᱛᱟᱵᱚᱱᱟ ᱟᱨ ᱱᱚᱜᱼᱚ ᱱᱚᱝᱠᱟ ᱵᱟᱲᱜᱮ ᱥᱮᱫ ᱨᱮ ᱢᱤᱱᱟᱹᱧ ᱛᱟᱵᱚᱱᱟ ᱱᱚᱣᱟ ᱫᱚ ᱱᱟᱜ ᱱᱚᱜᱼᱚᱭ ᱟᱞᱮ ᱚᱲᱟᱜ ᱱᱚᱜᱼᱚ ᱱᱚᱝᱠᱟᱱᱟᱜ ᱤᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱵᱟᱲᱜᱮ ᱥᱮᱫ ᱨᱮᱜᱮ ᱢᱤᱱᱟᱹᱧᱟ ᱟᱨ ᱱᱚᱜᱼᱚ ᱱᱚᱝᱠᱟᱱᱟᱜ ᱵᱟᱲᱜᱮ ᱥᱮᱫ ᱛᱟᱞᱮ ᱛᱚ ᱫᱮᱞᱟᱝ ᱵᱚᱱ ᱵᱮᱠ ᱠᱮᱢᱮᱨᱟ ᱛᱤᱧ ᱫᱮᱠᱷᱟᱣ ᱟᱯᱮ ᱠᱟᱱ ᱛᱟᱵᱚᱱᱟ ᱟᱨ ᱱᱚᱛᱮ ᱨᱮ ᱤᱧ ᱵᱟᱵᱟ ᱯᱩᱨᱟᱹ ᱡᱤᱞ ᱜᱮᱫ ᱮ ᱪᱷᱩᱴᱟᱹᱣ ᱟᱠᱟᱱ ᱛᱟᱵᱚᱱᱟ ᱟᱨ ᱱᱚᱛᱮ ᱨᱮ ᱵᱤᱴᱤ ᱜᱤᱫᱽᱨᱟᱹᱭ ᱫᱩᱲᱩᱵ ᱟᱠᱟᱱᱟ ᱦᱚᱨᱚ ᱠᱟᱫᱮᱭᱟ ᱨᱚ ᱠᱚᱭ ᱞᱟᱜᱟᱣᱟᱭ ᱠᱟᱱᱟ ᱟᱨ ᱱᱚᱛᱮ ᱨᱮ ᱢᱮᱱᱟᱭᱟ ᱱᱩᱭ ᱱᱚᱛᱮ ᱠᱚᱭᱚᱜ ᱢᱮ ᱵᱟᱠᱚ ᱧᱮᱞ ᱧᱟᱢᱮᱫ ᱢᱮᱭᱟ

ᱥᱩᱠᱨᱤ ᱡᱤᱞ ᱥᱩᱠᱨᱤ ᱡᱤᱞ ᱢᱚᱬᱮ ᱠᱮᱡᱤ ᱛᱮᱜᱮ ᱦᱩᱭᱩᱜᱼᱟ ᱯᱩᱨᱟᱹ ᱯᱩᱨᱤ ᱮᱠᱫᱚᱢ ᱥᱩᱠᱨᱤ ᱡᱤᱞ ᱥᱮᱛᱟᱜ ᱨᱮ ᱮᱱᱟᱝ ᱨᱮ ᱥᱮᱱ ᱟᱠᱟᱱ ᱛᱟᱦᱮᱱᱟᱭ ᱢᱚᱬᱮ ᱠᱮᱡᱤ ᱥᱩᱠᱨᱤ ᱡᱤᱞ ᱟᱹᱜᱩ ᱠᱟᱜ ᱟᱨ ᱯᱩᱨᱟᱹ ᱜᱮᱫ ᱮ ᱪᱷᱩᱴᱟᱹᱣ ᱟᱠᱟᱱᱟ ᱟᱨ ᱵᱤᱴᱤ ᱛᱟᱞᱮ ᱫᱚ ᱱᱚᱛᱮ ᱨᱮ ᱦᱚᱨᱚ ᱠᱟᱫᱮᱭᱟ ᱵᱤᱴᱤ ᱦᱚᱨᱚ ᱠᱟᱫᱮᱭᱟᱢ ᱫᱟᱫᱩ ᱦᱮᱸ ᱟᱨ ᱪᱤᱠᱟᱹᱭᱟᱵᱚᱱ ᱱᱚᱣᱟ ᱡᱤᱞ ᱫᱚ

ᱥᱟᱹᱨᱤ ᱛᱚ ᱢᱟᱥᱮ ᱠᱩᱞᱤᱭᱮᱢ
ᱦᱳᱭ ᱤᱧ ᱫᱚ ᱰᱷᱮᱨ ᱠᱚᱧ ᱡᱚᱢᱟ ᱟᱢ ᱛᱤᱱᱟᱹᱜ ᱰᱷᱮᱨᱮᱢ ᱡᱚᱢᱟ ᱤᱧ ᱫᱚ ᱢᱚᱬᱮ ᱜᱚᱴᱟᱝ ᱟᱢ ᱰᱷᱮᱨ ᱫᱚ ᱛᱤᱱᱟᱹᱜ ᱰᱷᱮᱨ ᱛᱤᱱ ᱢᱟᱨᱟᱝᱟ ᱤᱧ ᱢᱟᱨᱟᱝᱟ
ᱯᱩᱨᱟᱹ ᱡᱳᱨᱫᱟᱨ ᱡᱚᱢᱟ
ᱯᱮᱭᱟᱢ ᱡᱚᱢᱟ ᱟᱨ ᱵᱟᱭᱳ ᱛᱤᱱᱟᱹᱜ ᱡᱚᱢᱟ ᱛᱤᱱᱟᱹᱜ ᱰᱷᱮᱨ ᱞᱟᱹᱭ ᱢᱮ ᱢᱚᱬᱮ ᱜᱚᱴᱟᱝ ᱜᱟᱱ ᱵᱟᱭᱳ ᱫᱚ ᱥᱮᱬᱟ ᱜᱮᱭᱟ ᱞᱟᱡ ᱦᱚᱸ ᱥᱮᱬᱟ ᱜᱮᱛᱟᱭᱟ ᱟᱹᱰᱤ ᱰᱷᱮᱨᱮ ᱡᱚᱢᱟ ᱟᱨ ᱱᱚᱛᱮ ᱨᱮ ᱤᱧ ᱵᱟᱵᱟ ᱱᱚᱣᱟ ᱫᱚ ᱥᱩᱠᱨᱤ ᱡᱤᱞ ᱜᱮᱫ ᱮ ᱪᱷᱩᱴᱟᱹᱣ ᱟᱠᱟᱱᱟ ᱯᱩᱨᱟᱹ ᱯᱩᱨᱤ ᱮᱠᱫᱚᱢ ᱜᱮᱫ ᱪᱟᱵᱟ ᱡᱟᱨᱣᱟ ᱜᱚᱫᱮᱜᱼᱟᱭ ᱟᱨ ᱵᱩᱰᱭᱟᱹ ᱠᱚᱦᱚᱸ ᱵᱟᱭ ᱧᱟᱢ ᱞᱮᱫ ᱫᱚ ᱪᱟᱯᱚᱲ ᱠᱚᱦᱚᱸ ᱵᱟᱝᱟ ᱱᱚᱜᱼᱚᱭ ᱱᱚᱣᱟ ᱚᱣᱟᱥ ᱛᱮ ᱥᱟᱢᱟᱜᱮᱜᱼᱟᱭ ᱢᱤᱥᱛᱨᱤ ᱦᱚᱲ ᱫᱚ
ᱱᱚᱜᱼᱚᱭ ᱛᱚᱨᱟ ᱱᱚᱣᱟᱥ ᱯᱮ ᱧᱮᱞ ᱫᱟᱲᱮᱭᱟᱜ ᱠᱟᱱ ᱛᱟᱵᱚᱱᱟ ᱱᱚᱜᱼᱚᱭ ᱚᱱᱟ ᱛᱮᱜᱮ ᱮᱠᱫᱚᱢᱮ ᱥᱟᱢᱟᱜᱮᱜᱼᱟ ᱟᱨ ᱱᱚᱣᱟ ᱯᱟᱥᱴᱟ ᱨᱮ ᱢᱮᱱᱟᱭᱟ ᱤᱧ ᱵᱟᱵᱟᱭᱚ ᱡᱩᱢ ᱧᱚᱜ ᱠᱟᱛᱮᱧ ᱫᱮᱠᱷᱟᱣ ᱟᱯᱮ ᱠᱟᱱ ᱛᱟᱵᱚᱱᱟ ᱱᱩᱭ ᱛᱚᱨᱟ ᱱᱩᱭ ᱦᱚᱸ ᱯᱩᱨᱟᱹ ᱮᱠᱫᱚᱢ ᱢᱮᱫ ᱠᱚ ᱤᱛᱠᱤᱨ ᱟᱛᱮ ᱯᱩᱨᱟᱹ ᱪᱷᱩᱴᱟᱹᱣ ᱟᱠᱟᱱᱟ

ᱳ ᱵᱟᱵᱟ ᱚᱱᱠᱟ ᱵᱮᱯᱟᱨ ᱚᱱᱮ ᱰᱟᱴᱟ ᱠᱚ ᱯᱩᱨᱟᱹ ᱫᱮᱠᱷᱟᱣ ᱯᱮ ᱠᱟᱱ ᱛᱟᱵᱚᱱᱟ ᱧᱮᱞ ᱛᱟᱵᱚᱱ ᱯᱮ ᱜᱟᱛᱮ ᱠᱚ ᱯᱩᱨᱟᱹ ᱰᱷᱤᱞ ᱪᱟᱵᱟ ᱟᱠᱟᱱ ᱛᱟᱭᱟ ᱮᱱᱦᱚᱸ ᱰᱤᱞᱩᱜ ᱵᱟᱠᱷᱟᱡ ᱫᱚ ᱵᱩᱲᱦᱤ ᱚᱲᱟᱜ ᱫᱚ ᱵᱩᱲᱦᱤ ᱵᱟᱭ ᱠᱚᱢᱟ ᱡᱤᱞ ᱜᱮᱫ ᱯᱩᱨᱟᱹ ᱡᱩᱨ ᱠᱟ ᱯᱟᱞᱮ ᱟᱯᱮ ᱠᱚᱨᱮᱱ ᱱᱚᱝᱠᱟ ᱵᱟᱵᱟ ᱟᱭᱳ ᱠᱚᱫᱚ ᱯᱟᱞᱮ ᱱᱩᱱᱟᱹᱜ ᱵᱟᱠᱚ ᱡᱩᱞᱩᱢᱟ ᱡᱟᱦᱟᱸ ᱞᱮᱠᱟᱧ ᱴᱷᱤᱠᱟᱹ ᱵᱟᱲᱟᱭᱮᱜᱼᱟ ᱚᱠᱚᱭ ᱜᱮᱫ ᱟᱢᱟ
ᱟᱨ ᱤᱧ ᱢᱟ ᱵᱷᱤᱰᱤᱭᱳ ᱵᱮᱱᱟᱣ ᱨᱮᱜᱮᱧ ᱵᱷᱤᱲ ᱠᱟᱱ ᱫᱚ ᱯᱩᱨᱟᱹᱯᱩᱨᱤ

ᱟᱨ ᱱᱚᱣᱟ ᱯᱟᱥᱴᱟ ᱨᱮᱫᱚ ᱱᱩᱠᱤᱱ ᱯᱩᱨᱟᱹ ᱵᱤᱴᱤ ᱫᱟᱫᱩ ᱟᱞᱚᱢ ᱵᱟᱹᱜᱤᱭᱟ ᱦᱮᱸᱥᱮ
ᱵᱟᱠᱷᱟᱱ ᱡᱚᱛᱚ ᱡᱤᱞᱮ ᱡᱚᱢ ᱪᱟᱵᱟᱭᱟ ᱟᱵᱚ ᱪᱮᱫ ᱵᱚᱱ ᱡᱚᱢᱟ ᱦᱳᱭᱥᱮ ᱟᱞᱚᱢ ᱵᱟᱹᱜᱤᱭᱟ ᱦᱳᱭ ᱪᱮᱫ ᱠᱚᱞᱟᱝ ᱠᱤᱨᱤᱧᱟ
ᱞᱟᱹᱰᱩ ᱠᱚ ᱟᱨ ᱫᱟᱫᱩ ᱡᱟᱢᱟᱭ ᱠᱤᱨᱤᱧᱟᱫ ᱢᱮᱭᱟ ᱥᱮ ᱵᱟᱝ ᱡᱟᱢᱟ ᱠᱚ ᱫᱟᱫᱩᱭ ᱠᱤᱨᱤᱧ ᱟᱠᱟᱫ ᱢᱮᱭᱟ ᱡᱟᱢᱟ ᱪᱮᱫ ᱞᱮᱠᱟᱱᱟᱜ ᱱᱤᱱ ᱢᱟᱨᱟᱝᱟᱜ ᱟᱨ ᱢᱚᱪᱟ ᱠᱚ

ᱡᱩᱛᱟᱹ ᱠᱚᱦᱚᱸ ᱟᱨ ᱢᱟᱞᱟ ᱠᱚᱫᱚ
ᱥᱟᱹᱨᱤ ᱛᱚ
ᱟᱨ ᱯᱟᱛᱟ ᱧᱮᱞᱮᱢ ᱪᱟᱞᱟᱜᱼᱟ ᱥᱮ ᱵᱟᱝᱟ
ᱯᱟᱛᱟ ᱧᱮᱞᱮᱢ ᱪᱟᱞᱟᱜᱼᱟ ᱥᱮ ᱵᱟᱝ ᱚᱠᱟᱨᱮᱢ ᱪᱟᱞᱟᱜᱼᱟ ᱯᱟᱛᱟ ᱧᱮᱞ ᱚᱠᱟ ᱥᱮᱫ ᱟᱹᱰᱤ ᱡᱷᱟᱹᱞ ᱫᱚ
ᱢᱟᱞᱠᱩᱰᱤ ᱚᱸᱰᱮ ᱴᱩᱥᱩ ᱮᱱᱮᱡ ᱦᱩᱭᱩᱜ ᱠᱟᱱᱟ ᱥᱟᱹᱨᱤᱜᱮ ᱚ ᱟᱨ ᱱᱤᱛ ᱫᱚ ᱱᱚᱜᱼᱚᱭ ᱱᱟᱦᱟᱜ ᱚᱲᱟᱜ ᱤᱧ ᱵᱚᱞᱚᱭᱮᱱ ᱛᱟᱵᱚᱱᱟ ᱚᱲᱟᱜ ᱵᱷᱤᱛᱤᱨ ᱱᱚᱜᱼᱚ ᱱᱚᱝᱠᱟ ᱛᱟᱞᱮ ᱚᱲᱟᱜ ᱠᱚ ᱱᱚᱣᱟ ᱠᱟᱹᱴᱤᱡ ᱤᱧ ᱫᱮᱠᱷᱟᱣ ᱧᱚᱜ ᱟᱯᱮ ᱠᱟᱱᱟ ᱱᱚᱜᱼᱚ ᱱᱚᱝᱠᱟ ᱱᱚᱜᱼᱚᱭ ᱛᱚᱲᱟᱱ ᱱᱚᱜᱼᱚ ᱱᱚᱝᱠᱟ ᱚᱲᱟᱜ ᱛᱟᱞᱮ ᱪᱟᱨᱚ ᱨᱟᱣᱩᱱᱰ ᱛᱟᱨ ᱫᱚ ᱱᱟᱦᱟᱜ ᱛᱩᱨᱥᱤ ᱯᱤᱸᱰᱟᱹ ᱱᱚᱜᱼᱚ ᱱᱚᱝᱠᱟ ᱚᱲᱟᱜ ᱛᱟᱞᱮ ᱟᱨ ᱱᱚᱣᱟ ᱫᱚ ᱱᱟᱜ ᱯᱨᱳᱜᱨᱟᱢ ᱦᱩᱭᱱᱟ ᱛᱚ ᱚᱱᱟᱛᱮ ᱰᱟᱝ ᱠᱚ ᱞᱟᱜᱟᱣ ᱨᱮᱜᱮ ᱢᱮᱱᱟᱜᱼᱟ ᱢᱟᱫ ᱠᱚ ᱱᱚᱜᱼᱚ ᱱᱚᱝᱠᱟ ᱛᱟᱞᱮ ᱚᱲᱟᱜ ᱱᱚᱜᱼᱚᱭ ᱛᱚᱨᱟᱱ ᱯᱩᱨᱟᱹ ᱱᱚᱜᱼᱚᱭ ᱪᱟᱨᱚ ᱨᱟᱣᱩᱱᱰ ᱤᱧ ᱫᱮᱠᱷᱟᱣᱟᱫ ᱯᱮ ᱛᱟᱵᱚᱱᱟ ᱟᱨ ᱱᱤᱛᱳᱜ ᱱᱟᱜ ᱨᱟᱪᱟ ᱨᱮ ᱢᱤᱱᱟᱹᱧ ᱛᱟᱵᱚᱱᱟ ᱟᱨ ᱵᱤᱴᱤ ᱫᱚ ᱱᱚᱛᱮ ᱨᱮ ᱫᱚᱱ ᱵᱟᱲᱟᱭᱮᱫᱼᱟ ᱟᱨ ᱚᱠᱟ ᱥᱮᱫ ᱱᱟᱭ ᱤᱧ ᱟᱭᱳ ᱫᱚ ᱚᱠᱟ ᱥᱮᱫ ᱪᱚ ᱚᱰᱚᱠ ᱠᱟᱱᱟ ᱚᱠᱟᱭᱮᱱᱟᱭ ᱵᱤᱴᱤ ᱵᱟᱭᱳ ᱚᱠᱟ ᱥᱮᱫ ᱨᱮ ᱢᱮᱱᱟᱭᱟ ᱠᱩᱞᱤ ᱥᱮᱫ ᱨᱮ ᱟᱨ ᱚᱱᱠᱟ ᱱᱚᱣᱟ ᱢᱮᱞᱟ ᱥᱮᱫ ᱨᱮ ᱱᱚᱰᱮ ᱜᱟᱹᱰᱤᱧ ᱫᱚᱦᱚ ᱟᱠᱟᱫ ᱱᱚᱣᱟ ᱠᱚᱨᱮ ᱟᱨ ᱱᱚᱣᱟ ᱢᱮᱞᱟ ᱨᱮᱫᱚ ᱱᱟᱦᱟᱜ ᱜᱟᱹᱲᱤ ᱠᱚ ᱥᱟᱭᱠᱮᱞ ᱠᱚ ᱱᱚᱛᱮ ᱨᱮᱫᱚᱞᱮ ᱫᱚᱦᱚ ᱵᱟᱲᱟᱭᱟ ᱱᱚᱜᱼᱚ ᱱᱚᱝᱠᱟ ᱱᱚᱜᱼᱚᱭ ᱛᱚᱨᱟᱱ ᱜᱤᱫᱽᱨᱟᱹ ᱛᱟᱞᱮ ᱫᱟᱬᱟ ᱵᱟᱲᱟᱭ ᱠᱟᱱᱟ ᱱᱚᱜᱼᱚ ᱱᱚᱝᱠᱟ ᱮᱠᱫᱚᱢ ᱮᱠᱞᱟ ᱜᱮ ᱚᱠᱚᱭ ᱥᱟᱞᱟᱜ ᱦᱚᱸ ᱵᱟᱭ ᱜᱟᱛᱮᱜ ᱠᱟᱱᱟ ᱛᱮᱦᱮᱧ ᱫᱚ ᱥᱟᱠᱨᱟᱛ ᱠᱟᱱ ᱤᱫᱤ ᱠᱟᱛᱮ ᱥᱮ ᱪᱮᱫ ᱤᱫᱤ ᱠᱟᱛᱮ ᱮᱠᱫᱚᱢ ᱯᱩᱨᱟᱹᱭ ᱯᱷᱩᱨᱛᱤᱭᱮᱜᱼᱟ ᱱᱩᱭ ᱛᱚᱨᱟᱱ ᱮᱨᱟᱞᱟ ᱟᱨ ᱛᱟᱹᱠᱤᱡ ᱢᱮᱭᱟ ᱠᱚ ᱚᱱᱟ ᱥᱚᱲᱚᱠ ᱥᱮᱫ ᱫᱚ ᱚᱠᱟ ᱫᱚᱢ ᱪᱟᱞᱟᱜ ᱠᱟᱱᱟ ᱦᱤᱡᱩᱜ ᱢᱮ ᱱᱟᱛᱮ ᱦᱤᱡᱩᱜ ᱢᱮ

ᱟᱨ ᱱᱚᱛᱮ ᱨᱮ ᱯᱩᱨᱟᱹ ᱠᱩᱰᱟᱹᱢ ᱥᱮᱫ ᱨᱮ ᱤᱧᱮ ᱜᱩᱨᱤᱡ ᱮ ᱪᱷᱩᱴᱟᱹᱣ ᱠᱟᱱᱟ ᱱᱚᱛᱮ ᱨᱤᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱠᱩᱰᱟᱹᱢ ᱠᱩᱰᱟᱹᱢ ᱛᱤᱧ ᱦᱤᱡᱩᱜ ᱠᱟᱱᱟ ᱦᱟᱸᱜ ᱵᱷᱤᱰᱤᱭᱳ ᱵᱮᱱᱟᱣ ᱵᱮᱱᱟᱣ ᱛᱮ ᱟᱨ ᱱᱩᱭ ᱛᱚᱨᱟ ᱛᱮᱦᱮᱧ ᱢᱟ ᱥᱟᱠᱨᱟᱛ ᱠᱟᱱ ᱛᱮᱥᱮ ᱪᱮᱫ ᱛᱮ ᱵᱤᱨᱟᱴ ᱥᱟᱥᱟᱝ ᱥᱟᱹᱲᱤ ᱵᱟᱸᱫᱮ ᱠᱮᱫ ᱫᱚᱭ ᱦᱳᱭ ᱢᱟ ᱱᱚᱛᱮ ᱠᱚᱭᱚᱜ ᱧᱚᱜ ᱢᱮ
ᱱᱚᱛᱮ ᱠᱚᱭᱚᱜ ᱢᱮ ᱵᱟᱠᱚ ᱧᱮᱞᱮᱫ ᱢᱮᱭᱟ
ᱟᱫᱚᱢ ᱞᱟᱲᱟᱜ ᱠᱟᱱ ᱨᱮᱦᱚᱸ ᱱᱚᱛᱮᱢ ᱠᱚᱭᱚᱜ ᱧᱚᱜᱟ ᱛᱚᱵᱮ ᱛᱚ

ᱟᱨ ᱱᱚᱜᱼᱚ ᱱᱚᱝᱠᱟᱧ ᱧᱮᱞ ᱦᱚᱪᱚ ᱠᱮᱫ ᱧᱮᱞ ᱦᱚᱪᱚ ᱠᱮᱫ ᱯᱮ ᱛᱟᱵᱚᱱᱟ ᱨᱚᱲ ᱠᱚᱦᱚᱸ ᱵᱟᱹᱧ ᱜᱟᱱ ᱜᱚᱫᱮᱜᱼᱟ ᱟᱹᱰᱤ ᱫᱤᱱ ᱯᱚᱨᱮ ᱵᱷᱤᱰᱭᱳᱧ ᱵᱮᱱᱟᱣᱮᱫ ᱛᱟᱵᱚᱱᱟ ᱛᱟᱞᱟᱨᱮ ᱵᱞᱚᱜᱽ ᱠᱚ ᱱᱟᱦᱟᱜ ᱵᱮᱱᱟᱣ ᱠᱟᱹᱴᱤᱡ ᱵᱟᱹᱧ ᱵᱮᱱᱟᱣ ᱜᱚᱫ ᱟᱠᱟᱫ ᱛᱟᱦᱮᱱᱟ ᱵᱷᱤᱲ ᱧᱚᱜ ᱨᱤᱧ ᱛᱟᱦᱮᱸ ᱠᱟᱱᱟ ᱛᱚ ᱱᱚᱜᱼᱚ ᱱᱚᱝᱠᱟ ᱱᱟᱦᱟᱜ ᱯᱩᱨᱟᱹ ᱟᱭᱳ ᱦᱚᱸ ᱡᱳᱨᱫᱟᱨ ᱜᱩᱨᱤᱡ ᱠᱚᱭ ᱪᱷᱩᱴᱟᱹᱣ ᱠᱟᱱᱟ ᱟᱨ ᱢᱮᱱᱮᱫᱼᱟᱭ ᱜᱩᱨᱤᱡ ᱵᱟᱲᱟ ᱠᱟᱛᱮᱫ ᱱᱟᱦᱟᱜ ᱩᱢ ᱯᱷᱟᱨᱪᱟ ᱵᱟᱲᱟ ᱠᱟᱛᱮᱫ ᱯᱤᱴᱷᱟᱹ ᱠᱚ ᱛᱮᱭᱟᱨ ᱦᱩᱭᱩᱜᱼᱟ ᱟᱨ ᱵᱤᱴᱤ ᱢᱟ ᱱᱟᱦᱟᱜ ᱯᱮ ᱟᱸᱡᱚᱢ ᱠᱮᱫᱮ ᱜᱮᱭᱟ ᱪᱮᱫ ᱮ ᱢᱮᱱ ᱠᱮᱜᱼᱟ ᱞᱟᱹᱭᱟ ᱡᱩᱫᱤ ᱵᱟᱭᱳ ᱵᱟᱭ ᱯᱤᱴᱷᱟᱹ ᱟᱞᱟᱝᱟ ᱮᱱᱠᱷᱟᱱ ᱞᱤᱧ ᱨᱟᱜ ᱦᱚᱪᱚᱭᱮᱭᱟ ᱜᱤᱫᱽᱨᱟᱹ ᱵᱩᱫᱽᱫᱷᱤ ᱛᱚ ᱟᱞᱟᱫᱟ ᱜᱮᱭᱟ ᱟᱨ ᱱᱚᱛᱮ ᱤᱧᱟᱹᱜ ᱛᱟᱭᱚᱢ ᱥᱮᱫ ᱨᱮ ᱱᱚᱜᱼᱚ ᱱᱚᱛᱮ ᱨᱮᱠᱤᱱ ᱠᱷᱮᱞ ᱵᱟᱲᱟᱭ ᱠᱟᱱᱟ ᱵᱤᱴᱤ ᱛᱟᱹᱠᱤᱱ ᱦᱟᱱᱠᱤᱱ ᱦᱟᱱᱟ ᱥᱟᱺᱜᱤᱧ ᱧᱚᱜ ᱨᱮᱠᱤᱱ ᱧᱮᱞᱚᱜ ᱠᱟᱱᱟ ᱦᱮᱸᱥᱮ ᱛᱚᱵᱮ ᱜᱟᱛᱮ ᱠᱚ ᱱᱤᱛᱚᱜᱟᱜ ᱵᱞᱚᱜ ᱫᱚ ᱱᱟᱦᱟᱜ ᱱᱤᱝᱠᱟᱹ ᱜᱮ ᱛᱟᱵᱚᱱ ᱛᱚ ᱫᱷᱤᱱᱟᱹᱝ ᱱᱟᱦᱟᱜ ᱪᱮᱫ ᱡᱤᱞ ᱠᱚᱞᱮ ᱯᱤᱴᱷᱟᱹᱭᱮᱜᱼᱟ ᱪᱮᱥᱴᱟᱭ ᱛᱟᱵᱚᱱᱟᱹᱧ ᱱᱟᱦᱟᱜ ᱫᱷᱤᱱᱟᱹᱝ ᱚᱱᱟ ᱫᱚᱧ ᱧᱮᱞ ᱦᱚᱪᱚ ᱯᱮ ᱛᱟᱵᱚᱱᱟ ᱦᱟᱸᱜ ᱛᱚᱵᱮ ᱢᱟ ᱥᱟᱱᱟᱢ ᱠᱚᱜᱮ ᱢᱩᱪᱟᱹᱫ ᱨᱮ ᱟᱨ ᱢᱤᱫ ᱫᱷᱟᱣ ᱡᱚᱦᱟᱨ ᱜᱮ